ᱡᱚᱦᱟᱨ ᱜᱮ ᱥᱟᱱᱟᱢ ᱠᱚ ᱛᱮᱦᱮᱧᱟᱜ ᱵᱷᱤᱰᱤᱭᱳ ᱨᱮᱵᱚᱱ ᱧᱮᱞᱟ ᱜᱮᱞ ᱜᱚᱴᱟᱝ ᱠᱩᱠᱞᱤ ᱥᱟᱶᱛᱮ ᱚᱱᱟ ᱠᱚᱨᱮᱱᱟᱜ ᱞᱟᱹᱱᱟᱹᱭ ᱠᱚ ᱟᱨ ᱱᱚᱣᱟ ᱵᱷᱤᱰᱤᱭᱳ ᱧᱮᱞ ᱠᱟᱛᱮ ᱠᱩᱥᱤ ᱵᱚᱱ ᱵᱩᱡᱷᱟᱹᱣ ᱠᱷᱟᱱ ᱢᱤᱫᱴᱟᱝ ᱞᱟᱭᱤᱠ ᱛᱟᱵᱚᱱ ᱯᱮ ᱟᱨ ᱡᱟᱦᱟᱸᱭ ᱠᱚ ᱱᱚᱣᱟ ᱪᱮᱱᱮᱞ ᱨᱮ ᱱᱟᱣᱟ ᱵᱚᱱ ᱦᱮᱡ ᱟᱠᱟᱱᱟ ᱪᱮᱱᱮᱞ ᱥᱟᱵᱥᱠᱨᱟᱭᱤᱵ ᱠᱟᱛᱮ ᱚᱱᱟ ᱥᱩᱨ ᱨᱮᱱᱟᱜ ᱜᱷᱟᱱᱴᱟ ᱵᱚᱴᱚᱱ ᱡᱚᱴᱮᱫ ᱛᱟᱵᱚᱱ ᱯᱮ ᱢᱟ ᱛᱚᱵᱮ ᱛᱮᱦᱮᱧᱟᱜ ᱵᱷᱤᱰᱤᱭᱳ ᱵᱚᱱ ᱮᱛᱚᱦᱚᱵ ᱞᱮᱜᱮ ᱛᱮᱦᱮᱧᱟᱜ ᱯᱩᱭᱞᱩ ᱠᱩᱠᱞᱤ ᱠᱚᱢᱤᱴᱤ ᱚᱱ ᱥᱟᱱᱛᱟᱞᱤ ᱞᱮᱝᱜᱩᱭᱮᱡᱽ ᱵᱟᱭ ᱣᱮᱥᱴ ᱵᱮᱝᱜᱚᱞ ᱜᱚᱵᱷᱚᱨᱢᱮᱱᱴ ᱨᱤᱱ ᱪᱮᱭᱟᱨᱢᱮᱱ ᱫᱚ ᱚᱠᱚᱭ ᱛᱟᱦᱮᱸ ᱠᱟᱱᱟ ᱠᱚᱢᱤᱴᱤ ᱚᱱ ᱥᱟᱱᱛᱟᱞᱤ ᱞᱮᱝᱜᱩᱭᱮᱡᱽ ᱵᱟᱭ ᱳᱭᱮᱥᱴ ᱵᱮᱝᱜᱚᱞ ᱜᱚᱵᱷᱚᱨᱢᱮᱱᱴ ᱨᱤᱱ ᱪᱮᱭᱟᱨᱢᱮᱱ ᱫᱚ ᱚᱠᱚᱭ ᱮ ᱛᱟᱦᱮᱸ ᱠᱟᱱᱟ? ᱞᱟᱹᱱᱟᱹᱭ, ᱠᱚᱢᱤᱴᱤ ᱚᱱ ᱥᱟᱱᱛᱟᱞᱤ ᱞᱮᱝᱜᱩᱭᱮᱡᱽ ᱵᱟᱭ ᱳᱭᱮᱥᱴ ᱵᱮᱝᱜᱚᱞ ᱜᱚᱵᱷᱚᱨᱢᱮᱱᱴ ᱨᱤᱱ ᱪᱮᱭᱟᱨᱢᱮᱱ ᱫᱚ ᱰᱟᱠᱛᱟᱨ ᱯᱚᱵᱤᱛᱨᱚ ᱥᱚᱨᱠᱟᱨ ᱮ ᱛᱟᱦᱮᱸ ᱠᱟᱱᱟ᱾ ᱫᱚᱥᱟᱨ ᱠᱩᱠᱞᱤ, ᱚᱠᱚᱭ ᱠᱷᱮᱞᱚᱸᱰ ᱚᱱᱚᱞᱤᱭᱟᱹ ᱫᱚ ᱯᱚᱪᱷᱤᱢ ᱵᱟᱝᱜᱟᱞ ᱯᱚᱱᱚᱛ ᱥᱚᱨᱠᱟᱨ ᱯᱟᱦᱴᱟ ᱠᱷᱚᱱ ᱥᱟᱨᱦᱟᱣ ᱥᱤᱨᱯᱷᱟᱹᱭ ᱧᱟᱢ ᱟᱠᱟᱫᱟ? ᱚᱠᱚᱭ ᱠᱷᱮᱞᱚᱸᱰ ᱚᱱᱚᱞᱤᱭᱟᱹ ᱫᱚ ᱯᱚᱪᱷᱤᱢ ᱵᱟᱝᱜᱟᱞ ᱯᱚᱱᱚᱛ ᱥᱚᱨᱠᱟᱨ ᱯᱟᱦᱴᱟ ᱠᱷᱚᱱ ᱥᱟᱨᱦᱟᱣ ᱥᱤᱨᱯᱷᱟᱹᱭ ᱧᱟᱢ ᱟᱠᱟᱫᱟ᱾ ᱞᱟᱹᱱᱟᱹᱭ ᱵᱟᱥᱩᱫᱮᱵᱽ ᱥᱚᱨᱮᱱ ᱫᱚ ᱯᱚᱪᱷᱤᱢ ᱵᱟᱝᱜᱟᱞ ᱯᱚᱱᱚᱛ ᱥᱚᱨᱠᱟᱨ ᱯᱟᱦᱴᱟ ᱠᱷᱚᱱ ᱥᱟᱨᱦᱟᱣ ᱥᱤᱨᱯᱷᱟᱹᱭ ᱧᱟᱢ ᱟᱠᱟᱫᱟ᱾ ᱛᱮᱥᱟᱨ ᱠᱩᱠᱞᱤ, ᱯᱚᱪᱷᱤᱢ ᱵᱟᱝᱜᱟᱞ ᱯᱚᱱᱚᱛ ᱨᱮ ᱯᱚᱨᱛᱷᱚᱢ ᱥᱟᱱᱛᱟᱲᱤ ᱦᱟᱭ ᱤᱥᱠᱩᱞ ᱫᱚ ᱚᱠᱟ ᱠᱟᱱᱟ? ᱯᱚᱥᱪᱤᱢ ᱵᱟᱝᱜᱟᱞ ᱯᱚᱱᱚᱛ ᱨᱮ ᱯᱨᱚᱛᱷᱚᱢ ᱥᱟᱱᱛᱟᱲᱤ ᱦᱟᱭ ᱥᱠᱩᱞ ᱫᱚ ᱚᱠᱟ ᱠᱟᱱᱟ ᱞᱟᱹᱱᱟᱹᱭ ᱯᱚᱥᱪᱤᱢ ᱵᱟᱝᱜᱟᱞ ᱯᱚᱱᱚᱛ ᱨᱮᱱᱟᱜ ᱯᱨᱚᱛᱷᱚᱢ ᱥᱟᱱᱛᱟᱲᱤ ᱦᱟᱭ ᱥᱠᱩᱞ ᱫᱚ ᱵᱷᱤᱢᱯᱩᱨ ᱥᱟᱱᱛᱟᱲᱤ ᱦᱟᱭ ᱥᱠᱩᱞ ᱯᱩᱱᱟᱜ ᱠᱩᱠᱞᱤ ᱥᱟᱫᱷᱩ ᱨᱟᱢᱪᱟᱸᱫᱽ ᱢᱩᱨᱢᱩ ᱫᱚ ᱛᱤᱥ ᱢᱚᱧᱪ ᱫᱟᱸᱫᱷᱮᱨ ᱚᱝᱠ ᱮ ᱵᱮᱱᱟᱣ ᱞᱮᱫᱟ ᱥᱟᱫᱷᱩ ᱨᱟᱢᱪᱟᱸᱫᱽ ᱢᱩᱨᱢᱩ ᱫᱚ ᱛᱤᱥ ᱢᱚᱧᱪ ᱫᱟᱸᱫᱷᱮᱨ ᱚᱝᱠ ᱮ ᱵᱮᱱᱟᱣ ᱞᱮᱫᱟ ᱞᱟᱹᱱᱟᱹᱭ ᱥᱟᱫᱷᱩ ᱨᱟᱢᱪᱟᱸᱫᱽ ᱢᱩᱨᱢᱩ ᱫᱚ ᱩᱱᱤᱥᱥᱚ ᱛᱮᱭᱤᱥ ᱥᱟᱞ ᱨᱮ ᱢᱚᱧᱪ ᱫᱟᱸᱫᱷᱟᱨ ᱚᱝᱠ ᱮ ᱵᱮᱱᱟᱣ ᱞᱮᱫᱟ᱾ ᱢᱚᱬᱮᱭᱟᱜ ᱠᱩᱠᱞᱤ ᱢᱤᱫ ᱥᱟᱭ ᱢᱤᱫ ᱠᱟᱹᱦᱱᱤ ᱯᱚᱛᱚᱵ ᱫᱚ ᱛᱤᱥ ᱯᱟᱨᱥᱟᱞ ᱟᱠᱟᱱᱟ? ᱢᱤᱫ ᱥᱟᱭ ᱢᱤᱫ ᱠᱟᱹᱦᱱᱤ ᱯᱚᱛᱚᱵ ᱫᱚ ᱛᱤᱥ ᱯᱟᱨᱥᱟᱞ ᱟᱠᱟᱱᱟ? ᱞᱟᱹᱱᱟᱹᱭ ᱢᱤᱫ ᱥᱟᱭ ᱢᱤᱫ ᱠᱟᱹᱦᱱᱤ ᱯᱚᱛᱚᱵ ᱫᱚ ᱫᱩ ᱦᱟᱡᱟᱨ ᱛᱤᱱ ᱥᱟᱞ ᱨᱮ ᱯᱟᱨᱥᱟᱞ ᱟᱠᱟᱱᱟ᱾ ᱛᱩᱨᱩᱭᱟᱜ ᱠᱩᱠᱞᱤ ᱥᱟᱭ ᱥᱮᱨᱢᱟ ᱨᱮᱭᱟᱜ ᱚᱱᱚᱲᱦᱮ ᱯᱚᱛᱚᱵ ᱫᱚ ᱛᱤᱥ ᱯᱟᱨᱥᱟᱞ ᱟᱠᱟᱱᱟ ᱥᱟᱭ ᱥᱮᱨᱢᱟ ᱨᱮᱭᱟᱜ ᱚᱱᱚᱲᱦᱮ ᱯᱚᱛᱚᱵ ᱫᱚ ᱛᱤᱥ ᱯᱟᱨᱥᱟᱞ ᱟᱠᱟᱱᱟ ᱞᱟᱹᱱᱟᱹᱭ ᱥᱟᱭ ᱥᱮᱨᱢᱟ ᱨᱮᱭᱟᱜ ᱚᱱᱚᱲᱦᱮ ᱯᱚᱛᱚᱵ ᱫᱚ ᱩᱱᱤᱥᱥᱚ ᱛᱤᱨᱟᱱᱚᱵᱵᱮ ᱥᱟᱞ ᱨᱮ ᱯᱟᱨᱥᱟᱞ ᱟᱠᱟᱱᱟ ᱮᱭᱟᱭ ᱨᱮᱱᱟᱜ ᱠᱩᱠᱞᱤ ᱵᱚᱸᱜᱟ ᱪᱩᱠᱛᱤ ᱫᱚ ᱪᱮᱫ ᱪᱟᱨᱮᱡ ᱛᱮᱵᱚᱱ ᱯᱟᱹᱴᱤᱭᱟ ᱵᱚᱸᱜᱟ ᱪᱩᱠᱛᱤ ᱫᱚ ᱪᱮᱫ ᱪᱟᱨᱮᱡ ᱛᱮᱵᱚᱱ ᱯᱟᱹᱴᱤᱭᱟ ᱞᱟᱹᱱᱟᱹᱭ ᱵᱚᱸᱜᱟ ᱪᱩᱠᱛᱤ ᱫᱚ ᱠᱷᱟᱲᱟᱝ ᱪᱟᱨᱮᱡ ᱛᱮᱵᱚᱱ ᱯᱟᱹᱴᱤᱭᱟ ᱤᱨᱟᱹᱞ ᱨᱮᱱᱟᱜ ᱠᱩᱠᱞᱤ ᱥᱤᱵᱩ ᱥᱚᱨᱮᱱ ᱛᱤᱱᱟᱹᱜ ᱫᱷᱟᱣ ᱥᱤᱨᱟᱹ ᱢᱚᱱᱛᱨᱤ ᱵᱮᱱᱟᱣ ᱞᱮᱱᱟᱭ ᱥᱤᱵᱩ ᱥᱚᱨᱮᱱ ᱛᱤᱱᱟᱹᱜ ᱫᱷᱟᱣ ᱥᱤᱨᱟᱹ ᱢᱚᱱᱛᱨᱤ ᱵᱮᱱᱟᱣ ᱞᱮᱱᱟᱭ ᱞᱟᱹᱱᱟᱹᱭ ᱥᱤᱵᱩ ᱥᱚᱨᱮᱱ ᱫᱚ ᱯᱮ ᱫᱷᱟᱣ ᱥᱤᱨᱟᱹ ᱢᱚᱱᱛᱨᱤ ᱵᱮᱱᱟᱣ ᱞᱮᱱᱟᱭ ᱟᱨᱮ ᱨᱮᱱᱟᱜ ᱠᱩᱠᱞᱤ ᱥᱤᱵᱩ ᱥᱚᱨᱮᱱ ᱥᱚᱱᱚᱛ ᱥᱟᱱᱛᱟᱲ ᱥᱚᱢᱟᱡᱽ ᱛᱤᱱᱟᱹᱜ ᱥᱟᱞ ᱨᱮ ᱵᱮᱨᱮᱫ ᱞᱮᱫᱟᱭ? ᱥᱤᱵᱩ ᱥᱚᱨᱮᱱ ᱥᱚᱱᱚᱛ ᱥᱟᱱᱛᱟᱲ ᱥᱚᱢᱟᱡᱽ ᱛᱤᱱᱟᱹᱜ ᱥᱟᱞ ᱨᱮ ᱵᱮᱨᱮᱫ ᱞᱮᱫᱟᱭ? ᱞᱟᱹᱱᱟᱹᱭ, ᱥᱤᱵᱩ ᱥᱚᱨᱮᱱ ᱥᱚᱱᱚᱛ ᱥᱟᱱᱛᱟᱲ ᱥᱚᱢᱟᱡᱽ ᱩᱱᱤᱥᱥᱚ ᱥᱚᱛᱛᱚᱨ ᱥᱟᱞ ᱨᱮ ᱵᱮᱨᱮᱫ ᱞᱮᱫᱟᱭ᱾ ᱜᱮᱞ ᱨᱮᱱᱟᱜ ᱠᱩᱠᱞᱤ ᱥᱮ ᱛᱮᱦᱮᱧᱟᱜ ᱢᱩᱪᱟᱹᱫ ᱠᱩᱠᱞᱤ, ᱨᱟᱺᱪᱤ ᱨᱟᱡᱽᱵᱟᱹᱠᱷᱩᱞ ᱫᱚ ᱛᱤᱱᱟᱹᱜ ᱥᱟᱞ ᱨᱮᱠᱚ ᱵᱮᱨᱮᱫ ᱞᱮᱫᱟ? ᱨᱟᱺᱪᱤ ᱨᱟᱡᱽᱵᱟᱹᱠᱷᱩᱞ ᱫᱚ ᱛᱤᱱᱟᱹᱜ ᱥᱟᱞ ᱨᱮᱠᱚ ᱵᱮᱨᱮᱫ ᱞᱮᱫᱟ?